ᱱᱮᱥᱚᱜ ᱱᱚᱜᱼᱚᱭ ᱫᱟᱨᱟᱭ ᱠᱟᱱ ᱫᱩ ᱦᱟᱡᱟᱨ ᱮᱠᱩᱥ ᱵᱟᱨᱚᱭ ᱱᱚᱵᱷᱮᱢᱵᱚᱨ ᱨᱮ ᱱᱮᱥ ᱮᱱ ᱮ ᱮᱥ ᱱᱮᱥ ᱥᱮ ᱱᱮᱪᱮᱱᱮᱞ ᱮᱪᱤᱵᱷᱢᱮᱱᱴ ᱥᱟᱨᱵᱷᱮ ᱫᱩ ᱦᱟᱡᱟᱨ ᱮᱠᱩᱥ ᱵᱤᱱᱤᱰ ᱦᱩᱭᱩᱜ ᱞᱟᱹᱜᱤᱫᱚᱜ ᱱᱚᱣᱟ ᱫᱚ ᱯᱮ ᱪᱟᱱᱟᱪ ᱢᱚᱬᱮ ᱪᱟᱱᱟᱪ ᱤᱨᱟᱹᱞ ᱪᱟᱱᱟᱪ ᱟᱨ ᱜᱮᱞ ᱪᱟᱱᱟᱪ ᱠᱚᱜᱮ ᱦᱩᱭᱩᱜᱼᱟ ᱛᱚ ᱥᱟᱱᱛᱟᱞᱤ ᱢᱤᱰᱤᱭᱟᱢ ᱛᱮ ᱡᱟᱦᱟᱸᱭ ᱢᱟᱹᱭ ᱵᱟᱹᱵᱩ ᱛᱟᱠᱚ ᱯᱮ ᱯᱟᱲᱦᱟᱜ ᱠᱟᱱ ᱫᱚ ᱩᱱᱠᱩ ᱞᱟᱹᱜᱤᱫ ᱛᱮ ᱱᱚᱣᱟ ᱵᱤᱱᱤᱰ ᱨᱮ ᱚᱠᱟ ᱞᱮᱠᱟᱱ ᱠᱩᱠᱞᱤ ᱠᱚ ᱥᱮ ᱠᱚᱥᱪᱟᱱ ᱯᱮᱴᱟᱨᱱ ᱠᱚ ᱦᱩᱭᱩᱜᱼᱟ ᱚᱱᱟ ᱤᱫᱤ ᱠᱟᱛᱮᱫ ᱜᱮ ᱢᱤᱫ ᱢᱚᱰᱮᱞ ᱠᱚᱥᱪᱟᱱ ᱤᱨᱟᱹᱞ ᱪᱟᱱᱟᱪ ᱨᱮᱱᱟᱜ ᱞᱟᱭᱚᱝ ᱟᱨ ᱚᱛᱱᱚᱜ ᱥᱟᱛᱟᱢ ᱤᱫᱤ ᱠᱟᱛᱮ ᱧᱮᱞ ᱛᱟᱵᱚᱱ ᱯᱮ ᱱᱚᱝᱠᱟᱱ ᱢᱚᱰᱮᱞ ᱠᱚᱥᱪᱟᱱ ᱫᱚ ᱤᱛᱩᱱ ᱟᱥᱲᱟ ᱠᱷᱚᱱᱟᱜ ᱠᱚ ᱮᱢ ᱟᱠᱟᱫ ᱯᱮ ᱜᱮᱭᱟ ᱯᱟᱞᱮᱫ ᱛᱚ ᱚᱱᱟ ᱵᱷᱟᱹᱜᱤ ᱞᱮᱠᱟ ᱯᱟᱲᱦᱟᱜ ᱛᱟᱵᱚᱱ ᱯᱮ ᱫᱟᱨᱟᱭ ᱠᱟᱱ ᱵᱤᱱᱤᱰ ᱨᱮ ᱱᱟᱯᱟᱭ ᱥᱟᱺᱦᱤᱡ ᱮᱢ ᱛᱟᱵᱚᱱ ᱯᱮ ᱟᱨ ᱱᱚᱣᱟ ᱵᱷᱤᱰᱤᱭᱳ ᱧᱮᱞ ᱠᱟᱛᱮ ᱚᱱᱟ ᱠᱚᱨᱮᱱᱟᱜ ᱛᱮᱞᱟ ᱢᱤᱞᱟᱹᱣ ᱛᱟᱵᱚᱱ ᱯᱮ ᱴᱷᱤᱠ ᱜᱮᱭᱟ ᱛᱟᱦᱚᱞᱮ ᱵᱚᱱ ᱮᱛᱚᱦᱚᱵ ᱞᱮᱜᱮ ᱫᱮᱞᱟ ᱵᱚᱱ ᱢᱤᱫ ᱱᱟᱢᱵᱟᱨ ᱠᱩᱠᱞᱤ ᱵᱚᱱ ᱧᱮᱞ ᱞᱮᱜᱮ ᱪᱮᱫ ᱠᱚ ᱮᱢ ᱟᱠᱟᱫᱼᱟ ᱱᱚᱸᱰᱮ ᱠᱚ ᱮᱢ ᱟᱠᱟᱫᱼᱟ ᱡᱟᱦᱟᱸ ᱚᱠᱠᱷᱟᱝᱥᱤᱭᱚ ᱵᱚᱞᱚᱭ ᱨᱮ ᱵᱷᱟᱨᱚᱛ ᱨᱮᱭᱟᱜ ᱚᱠᱟ ᱦᱟᱹᱴᱤᱧ ᱥᱮ ᱴᱷᱟᱶ ᱦᱚᱸ ᱵᱟᱹᱱᱩᱜᱼᱟ ᱚᱱᱟ ᱫᱚ ᱚᱠᱟᱴᱟᱜ ᱦᱩᱭᱩᱜᱼᱟ ᱞᱟᱛᱟᱨ ᱨᱮ ᱯᱩᱱᱭᱟ ᱚᱯᱥᱟᱱ ᱠᱚ ᱮᱢ ᱟᱠᱟᱫ ᱫᱚ ᱚᱠᱟᱴᱟᱜ ᱱᱤᱨᱚᱠᱠᱷᱤᱭᱚ ᱥᱮ ᱠᱨᱟᱱᱛᱤᱭᱚ ᱥᱮ ᱩᱯᱚᱠᱨᱟᱱᱛᱤᱭᱚ ᱥᱮ ᱢᱮᱨᱩ ᱫᱮᱥᱤᱭᱚ ᱛᱟᱦᱚᱞᱮ ᱱᱚᱣᱟ ᱫᱚ ᱦᱩᱭᱩᱜᱼᱟ ᱢᱮᱨᱩ ᱫᱮᱥᱤᱭᱚ ᱩ ᱨᱮᱭᱟᱜ ᱴᱷᱤᱠ ᱜᱮᱭᱟ ᱫᱚᱥᱟᱨ ᱠᱩᱠᱞᱤ ᱱᱚᱜᱼᱚᱭ ᱢᱤᱫᱴᱟᱝ ᱪᱤᱛᱟᱹᱨ ᱠᱚ ᱮᱢ ᱟᱠᱟᱫᱼᱟ ᱧᱮᱞ ᱛᱟᱵᱚᱱ ᱯᱮ ᱵᱷᱟᱹᱜᱤ ᱞᱮᱠᱟ ᱦᱮᱸ ᱚᱱᱟ ᱛᱟᱭᱚᱢ ᱯᱟᱲᱦᱟᱣ ᱞᱮᱜᱮ ᱵᱚᱱ ᱪᱤᱛᱟᱹᱨ ᱞᱟᱛᱟᱨ ᱨᱮ ᱪᱮᱫ ᱠᱩᱠᱞᱤ ᱠᱚ ᱮᱢ ᱟᱠᱟᱫᱼᱟ ᱪᱮᱛᱟᱱ ᱨᱮᱭᱟᱜ ᱜᱟᱨ ᱪᱤᱛᱟᱹᱨ ᱨᱮᱭᱟᱜ ᱪᱤᱱᱦᱟᱹᱣ ᱟᱱ ᱦᱤᱸᱥ ᱟᱜ ᱚᱠᱠᱷᱟᱝᱥᱚ ᱚᱝᱥᱟᱨ ᱯᱟᱥᱱᱟᱣ ᱟᱠᱟᱱᱟ ᱛᱤᱱᱟᱹᱜ ᱛᱟᱦᱚᱞᱮ ᱱᱚᱣᱟ ᱫᱚ ᱦᱩᱭᱩᱜᱼᱟ ᱱᱚᱜᱼᱚᱭ ᱛᱮᱭᱤᱥ ᱰᱤᱜᱽᱨᱤ ᱩᱛᱛᱚᱨ ᱠᱷᱚᱱᱟᱜ ᱛᱮᱭᱤᱥ ᱰᱤᱜᱽᱨᱤ ᱫᱚᱠᱠᱷᱤᱱ ᱱᱚᱜᱼᱚᱭ ᱟ ᱨᱮᱱᱟᱜ ᱦᱩᱭᱩᱜᱼᱟ ᱴᱷᱤᱠ ᱜᱮᱭᱟ ᱛᱮᱥᱟᱨ ᱱᱚᱢᱵᱚᱨ ᱠᱩᱠᱞᱤ ᱵᱚᱱ ᱯᱟᱲᱦᱟᱣ ᱞᱮᱜᱮ ᱢᱚᱱᱮ ᱢᱮ ᱟᱢ ᱛᱨᱤᱯᱩᱨᱟ ᱠᱷᱚᱱ ᱥᱚᱡᱷᱮ ᱯᱚᱪᱷᱤᱢ ᱥᱮᱫ ᱯᱚᱪᱷᱤᱢ ᱵᱟᱝᱞᱟ ᱦᱟᱹᱵᱤᱡ ᱮᱢ ᱪᱟᱞᱟᱜᱼᱟ ᱮᱱᱠᱷᱟᱱ ᱟᱢ ᱡᱟᱦᱟᱸ ᱯᱩᱲᱥᱤ ᱫᱤᱥᱚᱢ ᱪᱮᱛᱟᱱ ᱛᱮ ᱪᱟᱞᱟᱣ ᱦᱩᱭ ᱟᱢᱟ ᱚᱱᱟ ᱫᱚ ᱦᱩᱭᱩᱜ ᱠᱟᱱᱟ ᱢᱟᱭᱟᱱᱢᱟᱨ ᱥᱮ ᱱᱮᱯᱟᱞ ᱥᱮ ᱵᱟᱝᱞᱟ ᱫᱤᱥᱚᱢ ᱥᱮ ᱯᱟᱠᱤᱥᱛᱟᱱ ᱱᱚᱣᱟ ᱫᱚ ᱦᱩᱭᱩᱜᱼᱟ ᱤ ᱨᱮᱭᱟᱜ ᱵᱟᱝᱞᱟ ᱫᱤᱥᱚᱢ ᱱᱚᱜᱼᱚ ᱱᱚᱣᱟ ᱦᱩᱭᱱᱟ ᱯᱩᱱ ᱨᱮᱱᱟᱜ ᱠᱩᱠᱞᱤ ᱵᱚᱱ ᱯᱟᱲᱦᱟᱣ ᱞᱮᱜᱮ ᱚᱠᱟ ᱥᱤᱨᱡᱚᱱᱤᱭᱟᱹᱣᱟᱜ ᱜᱷᱚᱴᱚᱱ ᱞᱟᱭᱚᱝ ᱨᱮᱭᱟᱜ ᱜᱷᱟᱹᱴᱛᱤ ᱞᱟᱹᱜᱤᱫ ᱫᱟᱭᱤ ᱫᱚ ᱵᱟᱝ ᱠᱟᱱᱟᱭ ᱡᱤᱵᱽ ᱵᱳᱭᱪᱤᱛᱨᱚ ᱠᱚᱢᱚᱜ ᱥᱮ ᱦᱟᱥᱟ ᱦᱮᱲ ᱥᱮ ᱵᱟᱹᱲᱛᱤ ᱫᱟᱜ ᱡᱟᱹᱲᱤ ᱥᱮ ᱫᱷᱚᱥ ᱥᱮ ᱫᱷᱟᱥᱠᱟᱣ ᱛᱟᱦᱚᱞᱮ ᱱᱚᱣᱟ ᱫᱚ ᱦᱩᱭᱩᱜᱼᱟ ᱵᱟᱹᱲᱛᱤ ᱫᱟᱜ ᱡᱟᱹᱲᱤ ᱱᱚᱣᱟ ᱤ ᱨᱮᱱᱟᱜ ᱦᱩᱭᱱᱟ ᱢᱚᱬᱮ ᱨᱮᱱᱟᱜ ᱵᱚᱱ ᱧᱮᱞ ᱞᱮᱜᱮ ᱱᱚᱜᱼᱚᱭ ᱢᱤᱫᱴᱮᱱ ᱪᱤᱛᱟᱹᱨ ᱠᱚ ᱮᱢ ᱟᱠᱟᱜᱼᱟ ᱯᱟᱲᱟᱜ ᱨᱮᱱᱟᱜ ᱪᱤᱛᱟᱹᱨ ᱠᱩᱠᱞᱤ ᱵᱚᱱ ᱯᱟᱲᱦᱟᱣ ᱞᱮᱜᱮ ᱪᱮᱛᱟᱱ ᱨᱮᱭᱟᱜ ᱜᱟᱨ ᱪᱤᱛᱟᱹᱨ ᱨᱮ ᱯᱟᱲᱟᱜ ᱠᱚ ᱛᱟᱞᱟᱨᱮ ᱚᱛ ᱦᱟᱥᱟ ᱪᱮᱛᱟᱱ ᱥᱮᱫ ᱨᱟᱠᱟᱵ ᱛᱮᱫᱚ ᱛᱮ ᱚᱠᱟ ᱞᱮᱠᱟᱱ ᱚᱛ ᱢᱩᱴᱷᱟᱹᱱ ᱛᱮᱭᱟᱨᱚᱜᱼᱟ ᱥᱮᱸᱜᱮᱞ ᱵᱩᱨᱩ ᱛᱮᱭᱟᱨᱚᱜᱼᱟ ᱥᱮ ᱛᱩᱢᱵᱟᱹ ᱵᱩᱨᱩ ᱛᱮᱭᱟᱨᱚᱜᱼᱟ ᱥᱮ ᱞᱟᱵᱷᱟ ᱴᱩᱰᱟᱹᱝ ᱚᱛ ᱛᱮᱭᱟᱨᱚᱜᱼᱟ ᱥᱮ ᱢᱟᱦᱟ ᱫᱤᱥᱚᱢ ᱢᱟᱞᱵᱷᱩᱢᱤ ᱛᱮᱭᱟᱨᱚᱜᱼᱟ ᱛᱟᱦᱚᱞᱮ ᱱᱚᱣᱟ ᱫᱚ ᱛᱮᱭᱟᱨᱚᱜᱼᱟ ᱱᱚᱜᱼᱚ ᱱᱚᱣᱟ ᱛᱩᱢᱵᱟᱹ ᱵᱩᱨᱩ ᱴᱷᱤᱠ ᱜᱮᱭᱟ ᱛᱟᱨᱯᱚᱨᱮᱱᱟᱜ ᱠᱩᱠᱞᱤ ᱵᱚᱱ ᱧᱮᱞ ᱞᱮᱜᱮ ᱠᱷᱟᱭᱚᱛ, ᱵᱚᱦᱮᱞ ᱟᱨ ᱥᱟᱧᱪᱟᱣ ᱱᱚᱣᱟ ᱯᱮᱭᱟ ᱦᱚᱨᱟ ᱠᱚ ᱢᱤᱫ ᱛᱮ ᱠᱟᱹᱢᱤ ᱞᱮᱠᱷᱟᱱ ᱵᱮᱱᱟᱣᱜᱼᱟ ᱧᱚᱲᱚᱢ ᱦᱟᱥᱟ ᱥᱚᱨᱟᱱ ᱰᱟᱹᱦᱤ ᱥᱮ ᱰᱟᱹᱠᱩ ᱰᱷᱤᱯ ᱥᱮ ᱵᱚᱫᱤᱯ ᱥᱮ ᱥᱟᱫᱚᱢ ᱠᱷᱩᱨᱟᱹ ᱵᱟᱸᱫᱮᱞᱟ ᱥᱮ ᱠᱮᱱᱤᱭᱚᱱ ᱚᱠᱟᱴᱟᱜ ᱛᱮᱭᱟᱨᱚᱜᱼᱟ ᱱᱚᱣᱟ ᱫᱚ ᱛᱮᱭᱟᱨᱚᱜᱼᱟ ᱱᱚᱜᱼᱚ ᱱᱚᱣᱟ ᱟᱨ ᱨᱮᱱᱟᱜ ᱰᱟᱹᱠᱩ ᱰᱷᱤᱯ ᱥᱮ ᱵᱚᱫᱤᱯ ᱟᱨ ᱨᱮᱱᱟᱜ ᱦᱩᱭᱩᱜᱼᱟ ᱦᱩᱭᱮᱱᱟ ᱛᱟᱨᱯᱚᱨᱮ ᱨᱮᱱᱟᱜ ᱠᱩᱠᱞᱤ ᱧᱮᱞ ᱞᱮᱜᱮ ᱵᱚᱱ ᱱᱚᱜᱼᱚᱭ ᱪᱤᱛᱟᱹᱨ ᱟᱨᱚ ᱠᱚ ᱮᱢ ᱟᱠᱟᱫᱼᱟ ᱵᱷᱟᱨᱚᱛ ᱨᱮᱭᱟᱜ ᱪᱮᱫ ᱠᱚ ᱮᱢ ᱟᱠᱟᱫᱼᱟ ᱯᱟᱲᱦᱟᱣ ᱞᱮᱜᱮ ᱵᱚᱱ ᱵᱷᱟᱨᱚᱛ ᱨᱮᱭᱟᱜ ᱢᱟᱹᱱ ᱪᱤᱛᱟᱹᱨ ᱵᱮᱥ ᱴᱷᱤᱠ ᱧᱮᱞ ᱯᱮ ᱵᱷᱟᱨᱚᱛ ᱚᱠᱟ ᱵᱟᱨᱭᱟ ᱯᱩᱲᱥᱤ ᱫᱤᱥᱚᱢ ᱯᱩᱨᱟᱹᱴᱟᱜ ᱜᱮ ᱚᱛ ᱦᱟᱥᱟ ᱛᱮ ᱜᱷᱮᱨᱟᱣ ᱮᱥᱮᱫ ᱟᱠᱟᱱᱟ ᱢᱟᱱᱮ ᱫᱚᱨᱭᱟ ᱵᱟᱹᱱᱩᱜᱼᱟ ᱚᱱᱟ ᱥᱩᱨ ᱥᱩᱯᱩᱨ ᱨᱮᱫᱚ ᱫᱤᱥᱚᱢ ᱛᱮᱜᱮ ᱜᱷᱮᱨᱟᱣ ᱮᱥᱮᱫ ᱟᱠᱟᱱᱟ ᱛᱟᱦᱚᱞᱮ ᱚᱠᱟᱴᱟᱜ ᱦᱩᱭᱩᱜᱼᱟ ᱯᱟᱠᱤᱥᱛᱟᱱ ᱟᱨ ᱱᱮᱯᱟᱞ ᱱᱚᱣᱟ ᱦᱩᱭᱩᱜᱼᱟ ᱥᱮ ᱟᱯᱷᱜᱟᱱᱤᱥᱛᱟᱱ ᱟᱨ ᱯᱟᱠᱤᱥᱛᱟᱱ ᱱᱚᱣᱟ ᱦᱩᱭᱩᱜᱼᱟ ᱥᱮ ᱱᱮᱯᱟᱞ ᱟᱨ ᱵᱷᱩᱴᱟᱱ ᱥᱮ ᱵᱷᱩᱴᱟᱱ ᱟᱨ ᱢᱟᱭᱟᱱᱢᱟᱨ ᱛᱟᱦᱚᱞᱮ ᱱᱚᱣᱟ ᱫᱚ ᱦᱩᱭᱩᱜᱼᱟ ᱱᱮᱯᱟᱞ ᱟᱨ ᱵᱷᱩᱴᱟᱱ ᱱᱚᱣᱟ ᱪᱤᱛᱟᱹᱨ ᱨᱮᱯᱮ ᱧᱮᱞ ᱧᱟᱢᱮᱫᱼᱟ ᱦᱮᱸ ᱚᱱᱟ ᱱᱮᱯᱟᱞ ᱟᱨ ᱵᱷᱩᱴᱟᱱ ᱫᱚ ᱱᱚᱜᱼᱚᱭ ᱪᱤᱛᱟᱹᱨᱤᱧ ᱫᱮᱠᱷᱟᱣ ᱟᱯᱮ ᱠᱟᱱᱟ ᱱᱮᱯᱟᱞ ᱟᱨ ᱵᱷᱩᱴᱟᱱ ᱚᱱᱟ ᱥᱩᱨ ᱥᱩᱯᱩᱨ ᱫᱚ ᱠᱳᱱᱳ ᱫᱚᱨᱭᱟ ᱜᱮ ᱵᱟᱹᱪᱩᱜᱼᱟ ᱴᱷᱤᱠ ᱜᱮᱭᱟ ᱦᱩᱭᱱᱟ ᱤᱱᱟᱹ ᱛᱟᱭᱚᱢ ᱨᱮᱱᱟᱜ ᱠᱩᱠᱞᱤ ᱚᱠᱟ ᱯᱷᱚᱥᱚᱞ ᱞᱟᱹᱜᱤᱫ ᱚᱫᱟ ᱯᱩᱞᱤ ᱦᱟᱥᱟ ᱢᱮᱥᱟ ᱡᱚᱞᱟ ᱦᱟᱥᱟ ᱢᱟᱹᱦᱤᱨᱟ ᱚᱠᱟ ᱯᱷᱚᱥᱚᱞ ᱞᱟᱹᱜᱤᱫ ᱚᱫᱟ ᱯᱩᱞᱤ ᱦᱟᱥᱟ ᱢᱮᱥᱟ ᱡᱚᱞᱟ ᱦᱟᱥᱟ ᱢᱟᱹᱦᱤᱨᱟ ᱪᱟ ᱦᱩᱭᱩᱜᱼᱟ ᱥᱮ ᱯᱟᱴ ᱦᱩᱭᱩᱜᱼᱟ ᱥᱮ ᱜᱩᱦᱩᱢ ᱥᱮ ᱵᱟᱡᱽᱲᱟ ᱛᱟᱦᱚᱞᱮ ᱱᱚᱣᱟ ᱫᱚ ᱦᱩᱭᱩᱜᱼᱟ ᱯᱟᱴ ᱦᱮᱸ ᱯᱟᱴ ᱪᱟᱥ ᱞᱟᱹᱜᱤᱫ ᱛᱮ ᱚᱱᱟ ᱦᱟᱥᱟ ᱜᱮ ᱱᱟᱯᱟᱭᱟ ᱤᱱᱟᱹ ᱛᱟᱭᱚᱢ ᱠᱩᱠᱞᱤ ᱥᱟᱦᱟᱨ ᱵᱟᱡᱟᱨ ᱛᱮ ᱟᱲᱟᱜ ᱥᱟᱠᱟᱢ ᱪᱟᱥ ᱠᱟᱛᱮ ᱵᱟᱡᱟᱨ ᱨᱮᱭᱟᱜ ᱪᱟᱹᱦᱤᱫᱟ ᱚᱝᱥᱟᱨ ᱴᱨᱟᱠ ᱜᱟᱹᱰᱤ ᱫᱟᱨᱟᱭ ᱛᱮ ᱥᱮᱴᱮᱨ ᱦᱚᱴᱚ ᱞᱟᱹᱜᱤᱫ ᱥᱚᱜᱷᱚᱲ ᱯᱟᱱᱛᱷᱟ ᱫᱚ ᱪᱮᱫ ᱩᱪᱟᱹᱲ ᱪᱟᱥ ᱥᱮ ᱴᱨᱟᱠ ᱯᱷᱟᱨᱢᱤᱝ ᱥᱮ ᱫᱷᱟᱯ ᱪᱟᱥ ᱥᱮ ᱵᱟᱹᱜᱤᱪᱟ ᱪᱟᱥ ᱱᱚᱣᱟ ᱫᱚ ᱦᱩᱭᱩᱜᱼᱟ ᱴᱨᱟᱠ ᱯᱷᱟᱨᱢᱤᱝ ᱟᱨ ᱨᱮᱱᱟᱜ ᱦᱩᱭᱱᱟ ᱤᱱᱟᱹ ᱛᱟᱭᱚᱢ ᱠᱩᱠᱞᱤ ᱧᱮᱞ ᱞᱮᱜᱮ ᱵᱚᱱ ᱡᱟᱦᱟᱱ ᱴᱷᱟᱶ ᱨᱮ ᱦᱟᱯᱲᱟᱜ ᱵᱤᱨᱤᱫ ᱛᱟᱞᱢᱟ ᱛᱮᱭᱟᱨ ᱨᱟᱠᱟᱵ ᱞᱟᱹᱜᱤᱫ ᱞᱟᱛᱟᱨ ᱨᱮ ᱚᱞ ᱮᱱ ᱚᱠᱟᱴᱟᱜ ᱫᱚ ᱞᱟᱹᱠᱛᱤ ᱵᱟᱝ ᱠᱟᱱᱟ ᱵᱤᱡᱽᱞᱤ ᱨᱮᱭᱟᱜ ᱞᱟᱹᱠᱛᱤᱭᱟᱱ ᱡᱳᱜᱟᱱ ᱥᱮ ᱠᱟᱸᱪᱟᱢᱟᱞ ᱡᱳᱜᱟᱱ ᱥᱮ ᱱᱟᱯᱟᱭ ᱥᱟᱜᱟᱲᱚᱢ ᱟᱨ ᱡᱳᱜᱟᱡᱳᱜᱽ ᱵᱮᱵᱚᱥᱛᱷᱟ ᱥᱮ ᱱᱟᱹᱭ ᱫᱷᱟᱨᱮ ᱴᱷᱟᱶ ᱱᱚᱣᱟ ᱫᱚ ᱦᱩᱭᱩᱜᱼᱟ ᱱᱟᱹᱭ ᱫᱷᱟᱨᱮ ᱴᱷᱟᱶ ᱱᱚᱜᱼᱚᱭ ᱩ ᱨᱮᱱᱟᱜ ᱦᱩᱭᱱᱟ ᱤᱱᱟᱹ ᱛᱟᱭᱚᱢ ᱨᱮᱱᱟᱜ ᱠᱩᱠᱞᱤ ᱵᱚᱱ ᱧᱮᱞ ᱞᱮᱜᱮ ᱡᱚᱛᱷᱟᱛ ᱡᱚᱲ ᱵᱟᱪᱷᱟᱣ ᱢᱮ ᱤᱭᱳᱠᱳᱦᱳᱢᱟ ᱢᱤᱥᱚᱨ ᱱᱚᱣᱟ ᱡᱚᱲ ᱴᱷᱤᱠᱟ ᱥᱮ ᱰᱮᱴᱨᱚᱭᱮᱴ ᱠᱟᱱᱟᱰᱟ ᱱᱚᱣᱟ ᱴᱷᱤᱠᱟ ᱥᱮ ᱨᱩᱲ ᱡᱟᱨᱢᱟᱱᱤ ᱱᱚᱣᱟ ᱴᱷᱤᱠᱟ ᱥᱮ ᱤᱭᱩᱱᱤᱯᱮᱠ ᱟᱢᱮᱨᱤᱠᱟ ᱱᱚᱣᱟ ᱴᱷᱤᱠᱟ ᱱᱚᱣᱟ ᱫᱚ ᱚᱠᱟᱴᱟᱜ ᱦᱩᱭᱩᱜᱼᱟ ᱱᱚᱜᱼᱚᱭ ᱨᱩᱲ ᱡᱟᱨᱢᱟᱱᱤ ᱱᱚᱜᱼᱚᱭ ᱤ ᱨᱮᱱᱟᱜ ᱱᱚᱣᱟ ᱦᱩᱭᱱᱟ ᱤᱱᱟᱹ ᱛᱟᱭᱚᱢ ᱜᱮᱞᱵᱟᱨ ᱨᱮᱱᱟᱜ ᱠᱩᱠᱞᱤ ᱵᱚᱱ ᱧᱮᱞ ᱞᱮᱜᱮ ᱠᱷᱟᱫᱟᱱ ᱫᱩᱨᱤᱵᱟᱜ ᱵᱷᱟᱱᱰᱟᱨ ᱵᱟᱹᱱᱩᱜ ᱠᱷᱟᱹᱛᱤᱨ ᱚᱱᱠᱟᱱ ᱦᱟᱯᱲᱟᱜ ᱵᱤᱨᱤᱫ ᱵᱟᱭ ᱛᱮᱭᱟᱨ ᱫᱟᱲᱮᱭᱟᱜ ᱠᱟᱱᱟ᱾ ᱚᱠᱟ ᱚᱠᱚᱭ ᱯᱚᱢᱯᱟᱥ ᱥᱮ ᱩᱛᱛᱚᱨ ᱟᱢᱮᱨᱤᱠᱟ ᱨᱮᱭᱟᱜ ᱵᱟᱸᱫᱮᱞᱟ ᱴᱷᱟᱶ ᱥᱮ ᱪᱷᱚᱴᱚᱱᱟᱜᱽᱯᱩᱨ ᱢᱟᱞᱵᱷᱩᱢᱤ ᱥᱮ ᱞᱚᱱᱰᱚᱱ ᱟᱹᱱᱟᱹᱛᱩᱣᱟᱱ ᱱᱚᱣᱟ ᱫᱚ ᱚᱠᱟ ᱦᱩᱭᱩᱜᱼᱟ ᱯᱚᱢᱯᱟᱥ ᱦᱮᱸ ᱯᱚᱢᱯᱟᱥ ᱨᱮ ᱚ ᱨᱮᱭᱟᱜ ᱦᱩᱭᱱᱟ ᱤᱱᱟᱹ ᱛᱟᱭᱚᱢ ᱨᱮᱭᱟᱜ ᱠᱩᱠᱞᱤ ᱵᱚᱱ ᱧᱮᱞ ᱞᱮᱜᱮ ᱱᱚᱣᱟ ᱠᱚ ᱢᱩᱫᱽᱨᱮ ᱚᱠᱟ ᱴᱷᱟᱶ ᱨᱮ ᱫᱷᱟᱹᱨᱛᱤ ᱨᱮᱭᱟᱜ ᱠᱷᱟᱫᱟᱱ ᱥᱩᱱᱩᱢ ᱨᱮᱭᱟᱜ ᱥᱟᱭᱠᱟᱲᱟ ᱛᱩᱜᱮ ᱦᱤᱸᱥ ᱢᱮᱱᱟᱜᱼᱟ᱾ ᱞᱟᱛᱟᱨ ᱨᱮ ᱡᱟᱦᱟᱸ ᱠᱚ ᱮᱢ ᱟᱠᱟᱫ ᱫᱚ ᱚᱱᱟ ᱚᱯᱥᱟᱱ ᱠᱚ ᱱᱚᱣᱟ ᱠᱚ ᱢᱩᱫᱽ ᱨᱮ ᱚᱠᱟ ᱴᱚᱴᱷᱟ ᱨᱮ ᱫᱷᱟᱹᱨᱛᱤ ᱨᱮᱭᱟᱜ ᱠᱷᱟᱫᱟᱱ ᱥᱩᱱᱩᱢ ᱨᱮᱭᱟᱜ ᱥᱟᱭᱠᱟᱲᱟ ᱛᱩᱜᱮ ᱦᱤᱸᱥ ᱢᱮᱱᱟᱜᱼᱟ? ᱪᱟᱸᱜᱟ ᱰᱷᱤᱯ ᱵᱷᱟᱨᱚᱛ, ᱚᱱᱟ ᱨᱮ ᱥᱮ ᱫᱚᱠᱷᱤᱱ ᱯᱚᱪᱷᱤᱢ ᱮᱥᱤᱭᱟ ᱨᱮ ᱥᱮ ᱫᱚᱠᱷᱤᱱ ᱯᱩᱨᱵᱚ ᱚᱥᱴᱨᱮᱞᱤᱭᱟ ᱨᱮ ᱥᱮ ᱫᱚᱠᱷᱤᱱ ᱟᱢᱮᱨᱤᱠᱟ ᱨᱮᱭᱟᱜ ᱯᱩᱨᱵᱚ ᱥᱮᱫ ᱨᱮ ᱱᱚᱣᱟ ᱫᱚ ᱦᱩᱭᱩᱜᱼᱟ ᱱᱚᱜᱼᱚᱭ ᱟᱨ ᱨᱮᱱᱟᱜ ᱫᱚᱠᱠᱷᱤᱱ ᱯᱚᱥᱪᱤᱢ ᱮᱥᱤᱭᱟ ᱨᱮ ᱱᱚᱜᱼᱚ ᱱᱟ ᱟᱨ ᱨᱮᱭᱟᱜ ᱦᱩᱭᱩᱜᱼᱟ ᱦᱩᱭᱱᱟ ᱤᱱᱟᱹ ᱛᱟᱭᱚᱢ ᱠᱩᱠᱞᱤ ᱵᱚᱱ ᱧᱮᱞ ᱞᱮᱜᱮ ᱪᱮᱫ ᱠᱚ ᱮᱢ ᱠᱟᱜᱼᱟ ᱱᱚᱣᱟ ᱫᱚ ᱡᱤᱭᱳᱜᱨᱟᱯᱷᱤᱠᱮᱞ ᱯᱚᱡᱤᱥᱚᱱᱤᱝ ᱥᱤᱥᱴᱮᱢ ᱨᱮᱭᱟᱜ ᱜᱚᱲᱚ ᱛᱮ ᱚᱠᱟ ᱱᱚᱣᱟ ᱠᱩᱠᱞᱤ ᱫᱚ ᱵᱷᱩᱞ ᱜᱮᱭᱟ ᱱᱚᱸᱰᱮ ᱫᱚ ᱵᱟᱝ ᱦᱩᱭᱩᱜᱼᱟ ᱱᱚᱜᱼᱚ ᱱᱚᱸᱰᱮ ᱫᱚ ᱵᱟᱝ ᱦᱩᱭᱩᱜᱼᱟ ᱩᱭᱦᱟᱹᱨ ᱫᱚᱦᱚ ᱠᱟᱜ ᱯᱮ ᱱᱚᱸᱰᱮ ᱫᱚ ᱵᱟᱝ ᱴᱷᱤᱠ ᱢᱚᱛᱚ ᱴᱟᱭᱤᱯ ᱯᱨᱤᱱᱴᱤᱝ ᱢᱤᱥᱴᱮᱠ ᱟᱠᱟᱱᱟ ᱱᱚᱸᱰᱮ ᱫᱚ ᱵᱟᱝ ᱵᱟᱝ ᱱᱤᱨᱱᱚᱭ ᱜᱟᱱᱚᱜᱼᱟ ᱚᱱᱟ ᱦᱩᱭᱩᱜᱼᱟ ᱴᱷᱤᱠ ᱜᱮᱭᱟ ᱛᱟᱦᱚᱞᱮ ᱡᱤᱭᱳᱜᱨᱟᱯᱷᱤᱠᱮᱞ ᱯᱚᱡᱤᱥᱚᱱᱤᱝ ᱥᱤᱥᱴᱮᱢ ᱨᱮᱭᱟᱜ ᱜᱚᱲᱚ ᱛᱮ ᱚᱠᱟ ᱵᱟᱝ ᱱᱤᱨᱱᱚᱭ ᱜᱟᱱᱚᱜᱼᱟ ᱩᱥᱩᱞ ᱵᱟᱝ ᱱᱤᱨᱱᱚᱭ ᱜᱟᱱᱚᱜᱼᱟ ᱥᱮ ᱚᱠᱠᱷᱟᱝᱥᱚ ᱥᱮ ᱮᱞᱟᱝ ᱥᱮ ᱫᱨᱟᱜᱷᱤᱢᱟ ᱛᱟᱦᱚᱞᱮ ᱱᱚᱣᱟ ᱫᱚ ᱦᱩᱭᱩᱜᱼᱟ ᱩᱥᱩᱞ ᱵᱟᱝ ᱱᱤᱨᱱᱚᱭ ᱜᱟᱱᱚᱜᱼᱟ ᱴᱷᱤᱠ ᱜᱮᱭᱟ ᱢᱩᱪᱟᱹᱫ ᱠᱩᱠᱞᱤ ᱧᱮᱞ ᱛᱟᱵᱚᱱ ᱯᱮ ᱦᱟᱯᱮᱱ ᱫᱤᱱ ᱨᱮ ᱦᱟᱯᱮᱱ ᱫᱤᱱ ᱨᱮᱱ ᱯᱚᱯᱚᱝᱲᱟ ᱞᱟᱹᱜᱤᱫ ᱞᱟᱭᱚᱝ ᱨᱮᱭᱟᱜ ᱜᱩᱱ ᱟᱱ ᱢᱟᱹᱱ ᱵᱩᱡᱷᱟᱹᱣ ᱫᱚᱦᱚ ᱠᱟᱛᱮ ᱡᱟᱦᱟᱸ ᱩᱛᱱᱟᱹᱣ ᱦᱩᱭᱩᱜᱼᱟ ᱚᱱᱟ ᱫᱚ ᱦᱩᱭᱮᱱᱟ ᱞᱟᱹᱠᱛᱤᱭᱟᱱ ᱩᱛᱱᱟᱹᱣ ᱥᱮ ᱞᱟᱭᱚᱝ ᱨᱟᱠᱷᱟ ᱫᱚᱦᱚ ᱥᱮ ᱛᱷᱤᱨ ᱛᱟᱦᱮᱱ ᱩᱛᱱᱟᱹᱣ ᱥᱮ ᱠᱟᱹᱣᱰᱤ ᱟᱹᱨᱤ ᱩᱛᱱᱟᱹᱣ ᱱᱚᱣᱟ ᱫᱚ ᱦᱩᱭᱩᱜᱼᱟ ᱛᱷᱤᱨ ᱛᱟᱦᱮᱱ ᱩᱛᱱᱟᱹᱣ ᱱᱚᱣᱟ ᱤ ᱨᱮᱱᱟᱜ ᱴᱷᱤᱠ ᱜᱮᱭᱟ ᱛᱟᱦᱚᱞᱮ ᱡᱟᱦᱟᱸᱭ ᱱᱟᱣᱟ ᱵᱚᱱ ᱧᱮᱞᱮᱫᱼᱟ ᱱᱚᱣᱟ ᱪᱮᱱᱮᱞ ᱵᱚᱱ ᱥᱟᱵᱥᱠᱨᱟᱭᱤᱵᱽ ᱠᱟᱜ ᱢᱟ ᱟᱨ ᱡᱟᱦᱟᱸᱭ ᱵᱚᱱ ᱥᱟᱵᱥᱠᱨᱟᱭᱤᱵᱽ ᱠᱟᱜᱼᱟ ᱩᱱᱠᱩ ᱠᱚ ᱟᱹᱰᱤ ᱟᱭᱢᱟ ᱟᱭᱢᱟ ᱥᱟᱨᱦᱟᱣ